ᱥᱟᱱᱛᱟᱲᱤ ᱯᱟᱹᱨᱥᱤ ᱡᱟᱦᱟᱸ ᱫᱚ ᱞᱤᱯᱤ ᱫᱚ ᱟᱵᱚ ᱚᱞ ᱪᱤᱠᱤ ᱟᱫᱚ ᱱᱚᱜᱼᱚᱭ ᱥᱟᱱᱛᱟᱲᱤ ᱚᱞᱚᱜ ᱯᱟᱲᱦᱟᱣ ᱤᱫᱤ ᱠᱟᱛᱮᱫ ᱟᱹᱵᱤᱱᱟᱜ ᱚᱠᱟ ᱞᱮᱠᱟ ᱡᱟᱱᱠᱟᱨᱤ ᱢᱮᱱᱟᱜᱼᱟ ᱱᱤᱭᱟᱹ ᱵᱟᱨᱮᱛᱮ ᱢᱤᱫ ᱵᱟᱨ ᱠᱟᱛᱷᱟ ᱢᱟᱥᱮ ᱞᱟᱹᱭ ᱥᱚᱫᱚᱨ ᱵᱤᱱ ᱡᱚᱦᱟᱨ ᱜᱮ ᱛᱮᱦᱮᱧ ᱟᱵᱚ ᱵᱷᱟᱨᱚᱛ ᱫᱤᱥᱚᱢ ᱨᱮ ᱟᱵᱚᱣᱟᱜ ᱡᱟᱦᱟᱸ ᱥᱟᱱᱛᱟᱲᱤ ᱚᱞᱚᱜ ᱱᱚᱣᱟ ᱫᱚ ᱫᱩ ᱦᱟᱡᱟᱨ ᱛᱤᱱ ᱵᱟᱭᱤᱥᱮ ᱰᱤᱥᱮᱢᱵᱚᱨ ᱧᱟᱢ ᱮᱱᱟ ᱱᱚᱣᱟ ᱯᱟᱹᱨᱥᱤ ᱟᱹᱰᱤ ᱟᱱᱫᱳᱞᱚᱱ ᱠᱟᱛᱮ ᱜᱮ ᱧᱟᱢ ᱮᱱᱟ ᱟᱫᱚ ᱱᱤᱛ ᱦᱚᱸ ᱟᱵᱚ ᱮᱴᱟᱜ ᱯᱟᱹᱨᱥᱤ ᱞᱮᱠᱟ ᱵᱟᱭ ᱪᱟᱞᱟᱜ ᱠᱟᱱᱟ ᱠᱟᱨᱚᱱ ᱫᱚ ᱦᱩᱭᱩᱜ ᱠᱟᱱᱟ ᱟᱵᱚ ᱟᱹᱫᱤᱵᱟᱹᱥᱤ ᱥᱟᱱᱛᱟᱲ ᱜᱮ ᱱᱚᱣᱟ ᱟᱵᱚᱣᱟᱜ ᱚᱞᱚᱜ ᱜᱮ ᱵᱟᱠᱚ ᱠᱩᱥᱤᱭᱟᱜ ᱠᱟᱱᱟ ᱮᱴᱟᱜ ᱡᱟᱹᱛᱤ ᱱᱤᱛᱚᱜ ᱧᱮᱞ ᱧᱟᱢᱚᱜ ᱠᱟᱱᱟ ᱮᱴᱟᱜ ᱡᱟᱹᱛᱤ ᱟᱵᱚᱣᱟᱜ ᱚᱞᱚᱜ ᱠᱚ ᱚᱞᱚᱜ ᱯᱟᱲᱦᱟᱣ ᱞᱟᱹᱜᱤᱫ ᱠᱚ ᱞᱟᱦᱟ ᱦᱤᱡᱩᱜ ᱠᱟᱱᱟ ᱱᱩᱠᱩ ᱮᱢ ᱮ ᱫᱟᱠᱚ ᱚᱱᱟᱨᱥ ᱫᱟᱠᱚ ᱯᱤ ᱮᱭᱤᱪ ᱰᱤ ᱫᱟᱠᱚ ᱠᱤᱱᱛᱩ ᱟᱵᱚ ᱥᱟᱱᱛᱟᱲ ᱨᱮ ᱵᱟᱠᱚ ᱯᱟᱲᱦᱟᱜ ᱠᱟᱱᱟ ᱱᱤᱛᱚᱝ ᱟᱫᱚ ᱥᱟᱱᱛᱟᱲ ᱛᱮ ᱵᱟᱢ ᱯᱟᱲᱦᱟᱣ ᱞᱮᱱᱠᱷᱟᱱ ᱛᱟᱦᱚᱞᱮ ᱟᱵᱚᱣᱟᱜ ᱥᱟᱱᱛᱟᱲ ᱥᱚᱢᱟᱡᱽ ᱨᱮᱱᱟᱜ ᱟᱹᱱᱟᱹᱨᱤ ᱠᱚ ᱢᱟᱱᱮ ᱯᱩᱡᱟᱹ ᱚᱨᱪᱚᱱᱟ ᱠᱚ ᱱᱚᱣᱟ ᱠᱚᱠᱚ ᱦᱤᱲᱤᱧ ᱪᱟᱵᱟᱭᱮᱫᱟ ᱟᱵᱚ ᱨᱮᱱ ᱜᱤᱫᱽᱨᱟᱹ ᱠᱚ ᱟᱫᱚ ᱟᱵᱚ ᱨᱮᱱ ᱜᱤᱫᱽᱨᱟᱹ ᱱᱤᱛ ᱦᱚᱸ ᱡᱟᱦᱟᱸ ᱞᱟᱹᱭ ᱟᱠᱚ ᱡᱟᱦᱟᱸ ᱡᱟᱹᱛᱤ ᱨᱮ ᱚᱞᱚᱜ ᱵᱟᱝ ᱛᱟᱦᱮᱱᱟ ᱢᱟᱱᱮ ᱵᱷᱟᱥᱟ ᱵᱟᱝ ᱛᱟᱦᱮᱱ ᱛᱟᱠᱚᱣᱟ ᱚᱱᱟ ᱡᱟᱹᱛᱤ ᱫᱚ ᱩᱱᱠᱩᱣᱟᱜ ᱫᱚ ᱯᱩᱨᱟᱹ ᱯᱩᱱᱚᱨᱟᱭ ᱫᱚ ᱪᱟᱵᱟᱜ ᱛᱟᱠᱚᱣᱟ ᱟᱫᱚ ᱱᱤᱛᱚᱜ ᱦᱚᱸ ᱚᱱᱠᱟ ᱪᱟᱵᱟ ᱢᱩᱫᱽ ᱨᱮᱜᱮ ᱢᱮᱱᱟᱜ ᱵᱚᱱᱟ ᱟᱫᱚ ᱵᱷᱟᱨᱚᱛ ᱫᱤᱥᱚᱢ ᱨᱮ ᱱᱚᱝᱠᱟ ᱜᱮ ᱟᱵᱚ ᱮᱴᱟᱜ ᱡᱟᱹᱛᱤ ᱮᱴᱟᱜ ᱵᱷᱟᱥᱟ ᱛᱮᱵᱚᱱ ᱯᱟᱲᱦᱟᱜ ᱠᱟᱱᱟ ᱵᱟᱝᱞᱟ ᱛᱮ ᱦᱤᱱᱫᱤ ᱛᱮ ᱤᱝᱨᱟᱡᱤ ᱛᱮ ᱩᱲᱤᱭᱟ ᱛᱮ ᱟᱹᱰᱤ ᱠᱤᱪᱷᱩ ᱛᱮᱵᱚᱱ ᱯᱟᱲᱦᱟᱜ ᱠᱟᱱᱟ ᱟᱫᱚ ᱟᱵᱚᱣᱟᱜ ᱡᱟᱱᱟᱢ ᱟᱲᱟᱝ ᱫᱚᱵᱚᱱ ᱦᱤᱲᱤᱧ ᱪᱟᱵᱟᱭᱮᱫᱟ ᱟᱫᱚ ᱟᱵᱚᱣᱟᱜ ᱡᱟᱦᱟᱸ ᱯᱚᱨᱚᱵᱽ ᱠᱚ ᱢᱮᱱᱟᱜᱼᱟ ᱵᱚᱸᱜᱟ ᱵᱳᱨᱳ ᱠᱚ ᱢᱮᱱᱟᱜ ᱠᱚᱣᱟ ᱟᱵᱚ ᱨᱮᱱ ᱜᱤᱫᱽᱨᱟᱹ ᱠᱚ ᱱᱩᱠᱩ ᱠᱚ ᱦᱤᱲᱤᱧ ᱮᱫᱟ ᱵᱟᱠᱚ ᱧᱟᱢ ᱮᱫᱟ ᱮᱴᱟᱜ ᱯᱚᱛᱚᱵ ᱨᱮ ᱧᱟᱢ ᱫᱟᱠᱚ ᱵᱟᱠᱚ ᱧᱟᱢ ᱮᱫᱟ ᱛᱟᱦᱚᱞᱮ ᱵᱟᱠᱚ ᱧᱟᱢᱮᱫ ᱠᱷᱟᱱ ᱛᱟᱦᱚᱞᱮ ᱟᱵᱚᱣᱟᱜ ᱥᱚᱢᱟᱡᱽ ᱞᱟᱦᱟᱜᱼᱟ ᱪᱤᱠᱟᱹᱛᱮ ᱮᱴᱟᱜ ᱡᱟᱹᱛᱤ ᱠᱚᱣᱟᱜ ᱱᱚᱣᱟ ᱵᱷᱟᱨᱚᱛ ᱫᱤᱥᱚᱢ ᱨᱮ ᱦᱮᱱᱟᱜ ᱠᱚᱣᱟ ᱵᱟ ᱮᱴᱟᱜ ᱫᱤᱥᱚᱢ ᱨᱮ ᱦᱮᱱᱟᱜ ᱠᱚᱣᱟ ᱟᱹᱰᱤ ᱜᱟᱱ ᱡᱮᱢᱚᱱ ᱢᱩᱥᱞᱟᱹ ᱠᱚ ᱢᱮᱱᱟᱜ ᱠᱚᱣᱟ ᱢᱟᱱᱮ ᱩᱱᱠᱩᱣᱟᱜ ᱟᱠᱚᱣᱟᱜ ᱮᱴᱟᱜ ᱮᱴᱟᱜ ᱥᱴᱮᱴ ᱠᱚᱨᱮ ᱮᱴᱟᱜ ᱮᱴᱟᱜ ᱨᱟᱡᱽᱡᱚ ᱮᱴᱟᱜ ᱮᱴᱟᱜ ᱫᱤᱥᱚᱢ ᱠᱚᱨᱮ ᱢᱮᱱᱟᱜ ᱠᱚᱣᱟ ᱩᱱᱠᱩ ᱟᱠᱚᱣᱟᱜ ᱡᱟᱦᱟᱸ ᱫᱷᱚᱨᱚᱢ ᱯᱩᱛᱷᱤ ᱦᱮᱱᱟᱜ ᱛᱟᱠᱚᱣᱟ ᱩᱱᱠᱩ ᱢᱤᱫᱴᱟᱝ ᱜᱮ ᱯᱩᱛᱷᱤ ᱢᱮᱱᱟᱜ ᱛᱟᱠᱚᱣᱟ ᱫᱷᱚᱨᱚᱢ ᱯᱩᱛᱷᱤ ᱚᱱᱟᱛᱮ ᱟᱠᱚᱣᱟᱜ ᱥᱚᱢᱟᱡᱽ ᱵᱟ ᱟᱠᱚᱣᱟᱜ ᱡᱟᱦᱟᱸ ᱯᱩᱡᱟᱹ ᱟᱨᱪᱚᱱᱟ ᱠᱚ ᱦᱩᱭᱩᱜᱼᱟ ᱟᱠᱚ ᱨᱮᱱ ᱜᱤᱫᱽᱨᱟᱹ ᱠᱚ ᱦᱮᱸ ᱛᱤᱨᱞᱟᱹ ᱠᱚ ᱥᱟᱱᱟᱢᱟᱜ ᱠᱚᱠᱚ ᱚᱱᱟ ᱠᱚ ᱠᱚᱨᱟᱣ ᱫᱟᱠᱚ ᱠᱤᱱᱛᱩ ᱟᱵᱚ ᱥᱟᱱᱛᱟᱲ ᱫᱚ ᱟᱹᱰᱤ ᱜᱟᱱ ᱢᱮᱱᱟᱜ ᱠᱚᱣᱟ ᱱᱤᱛᱚᱜ ᱵᱷᱟᱨᱚᱛ ᱫᱤᱥᱚᱢ ᱨᱮ ᱥᱟᱸᱜᱮᱭᱮᱱᱟ ᱟᱹᱰᱤ ᱢᱟᱨᱮ ᱦᱚᱲ ᱠᱟᱱᱟ ᱵᱚᱱ ᱠᱤᱱᱛᱩ ᱟᱵᱚ ᱱᱚᱣᱟ ᱟᱵᱚᱣᱟᱜ ᱡᱟᱱᱟᱢ ᱫᱤᱥᱚᱢ ᱡᱟᱱᱟᱢ ᱟᱲᱟᱝ ᱛᱮ ᱵᱟᱝ ᱚᱞᱚᱜ ᱠᱷᱟᱹᱛᱤᱨ ᱱᱤᱛᱚᱝ ᱟᱹᱰᱤ ᱡᱳᱨ ᱜᱮ ᱟᱵᱚᱣᱟᱜ ᱥᱚᱢᱟᱡᱽ ᱨᱮ ᱢᱟᱱᱮ ᱵᱤᱵᱷᱤᱱᱱᱚ ᱨᱚᱠᱚᱢ ᱪᱟᱞᱟᱜ ᱠᱟᱱᱟ ᱢᱟᱱᱮ ᱵᱷᱤᱱ ᱵᱷᱟᱝᱜᱚᱲ ᱥᱮᱫ ᱜᱮ ᱪᱟᱞᱟᱜ ᱠᱟᱱᱟ ᱱᱤᱛ ᱦᱚᱸ ᱡᱩᱫᱤ ᱠᱚᱢᱯᱤᱭᱩᱴᱟᱨ ᱡᱩᱜᱽ ᱨᱮ ᱟᱵᱚ ᱡᱩᱫᱤ ᱟᱵᱚᱣᱟᱜ ᱥᱟᱱᱛᱟᱲᱤ ᱯᱟᱹᱨᱥᱤ ᱛᱮ ᱵᱟᱵᱚᱱ ᱚᱞᱚᱜ ᱠᱚᱣᱟ ᱟᱵᱚᱨᱮᱱ ᱛᱤᱨᱞᱟᱹ ᱢᱟᱹᱭ ᱵᱟᱹᱵᱩ ᱠᱚ ᱛᱟᱦᱚᱞᱮ ᱦᱟᱯᱮᱱ ᱫᱤᱱ ᱨᱮ ᱱᱚᱣᱟ ᱠᱚ ᱵᱷᱟᱨᱚᱛ ᱚᱱᱟ ᱵᱷᱟᱨᱚᱛ ᱫᱤᱥᱚᱢ ᱨᱮ ᱚᱥᱴᱚᱢ ᱛᱚᱯᱷᱟᱛ ᱨᱮ ᱚᱱᱛᱚᱨᱵᱷᱩᱠᱛᱚ ᱠᱟᱱ ᱨᱮᱦᱚᱸ ᱛᱟᱦᱚᱞᱮ ᱱᱚᱣᱟ ᱟᱵᱟᱨ ᱪᱟᱵᱟᱜᱼᱟ ᱟᱵᱚᱣᱟᱜ ᱡᱮᱢᱚᱱ ᱫᱷᱚᱨᱚᱢ ᱪᱟᱵᱟ ᱟᱠᱟᱱ ᱛᱟᱵᱚᱱᱟ ᱫᱷᱚᱨᱚᱢ ᱛᱟᱦᱮᱸ ᱠᱟᱱᱟ ᱛᱚ ᱫᱷᱚᱨᱚᱢ ᱵᱟᱹᱱᱩᱜᱼᱟ ᱫᱷᱚᱨᱚᱢ ᱱᱤᱭᱮ ᱟᱱᱫᱳᱞᱚᱱ ᱫᱟᱠᱚ ᱥᱩᱫᱷᱩ ᱟᱵᱚᱣᱟᱜ ᱱᱚᱣᱟ ᱚᱞᱚᱜ ᱠᱷᱟᱹᱛᱤᱨ ᱛᱮ ᱱᱤᱛᱚᱜ ᱟᱵᱚ ᱱᱚᱣᱟ ᱠᱚ ᱫᱷᱚᱨᱚᱢ ᱠᱚ ᱟᱫᱚᱜᱼᱟ ᱟᱨ ᱵᱷᱟᱥᱟ ᱦᱚᱸ ᱟᱫᱚᱜᱼᱟ ᱢᱤᱫ ᱫᱤᱱᱚᱜ ᱟᱨ ᱮᱴᱟᱜ ᱡᱟᱹᱛᱤ ᱠᱚ ᱮᱠᱫᱚᱢ ᱠᱚ ᱞᱟᱦᱟ ᱪᱟᱜ ᱠᱟᱱᱟ ᱟᱠᱚᱣᱟᱜ ᱯᱟᱹᱨᱥᱤ ᱛᱮᱠᱚ ᱚᱞᱚᱜ ᱠᱟᱱᱛᱮ ᱮᱠᱫᱚᱢ ᱟᱹᱰᱤ ᱡᱳᱨ ᱠᱚ ᱞᱟᱦᱟ ᱪᱟᱞᱟᱜ ᱠᱟᱱᱟ ᱱᱤᱛᱚᱝ ᱟᱵᱚ ᱵᱷᱟᱨᱚᱛ ᱫᱤᱥᱚᱢ ᱨᱮ ᱟᱵᱚ ᱯᱨᱟᱭ ᱯᱚᱱᱨᱚ ᱠᱳᱴᱤ ᱥᱟᱱᱛᱟᱲ ᱢᱮᱱᱟᱜ ᱵᱚᱱᱟ ᱛᱟᱨ ᱢᱚᱫᱽᱫᱷᱮ ᱮᱠᱷᱚᱱᱳ ᱯᱚᱨᱡᱚᱱᱛᱚ ᱟᱵᱚ ᱯᱨᱟᱛᱷᱚᱢᱤᱠ ᱞᱮᱵᱮᱞ ᱠᱷᱚᱱᱟᱜ ᱵᱟᱵᱚᱱ ᱪᱟᱹᱞᱩ ᱫᱟᱲᱮ ᱠᱟᱣᱫᱟ ᱮᱵᱚᱝ ᱡᱟᱦᱟᱸ ᱱᱚᱣᱟ ᱵᱷᱟᱨᱚᱛ ᱫᱤᱥᱚᱢ ᱨᱮ ᱵᱷᱟᱥᱟ ᱯᱟᱥ ᱯᱚᱨ ᱢᱤᱫᱴᱟᱝ ᱚᱞ ᱤᱱᱰᱤᱭᱟ ᱥᱟᱱᱛᱟᱲᱤ ᱮᱰᱩᱠᱮᱥᱚᱱ ᱠᱟᱣᱩᱱᱥᱤᱞ ᱵᱮᱨᱮᱫ ᱞᱮᱱᱟ ᱱᱤᱛᱚᱝ ᱦᱚᱸ ᱪᱟᱞᱟᱜ ᱠᱟᱱ ᱜᱮᱭᱟ ᱠᱤᱱᱛᱩ ᱱᱚᱣᱟ ᱨᱮᱦᱚᱸ ᱜᱤᱫᱽᱨᱟᱹ ᱚᱞᱚᱜ ᱯᱟᱲᱦᱟᱜ ᱵᱟᱹᱱᱩᱜ ᱠᱚᱣᱟ ᱛᱟᱦᱚᱞᱮ ᱪᱤᱠᱟᱹᱛᱮᱢ ᱵᱩᱡᱟ ᱟᱢ ᱛᱤᱥᱚᱜ ᱯᱚᱨᱚᱵᱽ ᱛᱟᱵᱚᱱ ᱛᱤᱥᱚᱜ ᱵᱟᱦᱟ ᱛᱤᱥᱚᱜ ᱥᱚᱦᱨᱟᱭ ᱛᱤᱥᱚᱜ ᱥᱟᱠᱨᱟᱛ ᱦᱮᱸ ᱟᱵᱚ ᱥᱟᱠᱨᱟᱛ ᱨᱮ ᱪᱮᱫ ᱵᱚᱸᱜᱟ ᱵᱩᱨᱩ ᱠᱚ ᱦᱩᱭᱩᱜᱼᱟ ᱟᱹᱰᱤ ᱡᱟᱝ ᱜᱮ ᱵᱟᱠᱚ ᱵᱟᱠᱚ ᱵᱩᱡᱷᱟᱹᱣ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱟᱵᱚ ᱚᱞᱚᱜ ᱫᱚ ᱞᱟᱦᱟ ᱦᱩᱭᱩᱜ ᱛᱟᱵᱚᱱᱟ ᱚᱞᱚᱜ ᱪᱷᱟᱲᱟ ᱚᱠᱟ ᱡᱟᱹᱛᱤ ᱵᱟᱠᱚ ᱞᱟᱦᱟ ᱫᱟᱲᱮᱭᱟᱜᱼᱟ ᱱᱚᱣᱟ ᱫᱚ ᱵᱷᱟᱜᱮ ᱵᱷᱟᱜᱮ ᱯᱚᱱᱰᱤᱛ ᱠᱚ ᱞᱟᱹᱭ ᱤᱫᱤ ᱠᱟᱫᱟ ᱡᱟᱦᱟᱸᱭ ᱡᱟᱹᱛᱤᱭᱟᱜ ᱡᱩᱫᱤ ᱚᱞᱚᱜ ᱵᱟᱝ ᱛᱟᱦᱮᱱᱟ ᱟᱭᱟᱜ ᱵᱷᱟᱥᱟ ᱵᱟᱝ ᱛᱟᱦᱮᱱᱟ ᱛᱟᱦᱚᱞᱮ ᱚᱱᱟ ᱡᱟᱹᱛᱤ ᱫᱚ ᱛᱟᱭᱱᱚᱢᱚᱜ ᱜᱮᱭᱟᱭ ᱟᱹᱰᱤ ᱩᱛᱟᱹᱨ ᱵᱷᱟᱥᱟ ᱦᱮᱱᱟᱜᱼᱟ ᱠᱤᱱᱛᱩ ᱡᱟᱦᱟᱸ ᱡᱟᱹᱛᱤ ᱠᱚ ᱩᱱᱠᱩ ᱵᱟᱠᱚ ᱫᱟᱲᱮ ᱠᱟᱣᱫᱟ ᱩᱱᱠᱩ ᱜᱮᱛᱚ ᱠᱚ ᱛᱟᱭᱱᱚᱢ ᱠᱟᱱᱟ ᱵᱟᱠᱷᱟᱡ ᱫᱚ ᱟᱵᱚ ᱫᱚ ᱢᱟᱨᱮ ᱦᱚᱲ ᱠᱟᱱᱟ ᱵᱚᱱ ᱟᱹᱰᱤ ᱯᱨᱟᱪᱤᱱ ᱱᱚᱣᱟ ᱟᱵᱚᱣᱟᱜ ᱵᱷᱟᱥᱟ ᱱᱚᱣᱟ ᱵᱷᱟᱥᱟ ᱛᱮ ᱟᱹᱰᱤ ᱠᱤᱪᱷᱩ ᱛᱮᱭᱟᱨ ᱵᱷᱟᱥᱟ ᱛᱮᱭᱟᱨ ᱮᱱᱟ ᱠᱤᱱᱛᱩ ᱱᱚᱣᱟ ᱵᱷᱟᱥᱟ ᱛᱟᱭᱱᱚᱢ ᱮᱱᱟ ᱱᱤᱛ ᱦᱚᱸ ᱡᱩᱫᱤ ᱠᱚᱢᱯᱤᱭᱩᱴᱟᱨ ᱡᱩᱜᱽ ᱨᱮ ᱵᱟᱵᱚᱱ ᱩᱭᱦᱟᱹᱨᱟ ᱟᱨ ᱵᱟᱵᱚᱱ ᱞᱟᱦᱟᱜᱼᱟ ᱛᱟᱦᱚᱞᱮ ᱮᱸᱰᱮ ᱠᱷᱟᱱ ᱫᱚ ᱟᱵᱚ ᱱᱚᱣᱟ ᱵᱷᱟᱥᱟ ᱟᱫᱚᱜ ᱛᱟᱵᱚᱱᱟ ᱫᱷᱚᱨᱚᱢ ᱟᱫᱚᱜ ᱛᱟᱵᱚᱱᱟ ᱟᱨ ᱵᱷᱟᱜᱮ ᱰᱟᱦᱟᱨ ᱥᱮᱫ ᱵᱟᱵᱚᱱ ᱪᱟᱞᱟᱣ ᱫᱟᱲᱮᱭᱟᱜᱼᱟ ᱟᱫᱚ ᱮᱴᱟᱜ ᱛᱮᱵᱚᱱ ᱪᱟᱞᱟᱜ ᱠᱟᱱᱟ ᱛᱚ ᱮᱴᱟᱜ ᱪᱟᱞᱟᱣ ᱛᱮᱫᱚ ᱫᱮᱨᱤᱜ ᱟᱵᱚᱱ ᱟᱢ ᱮᱴᱟᱜ ᱛᱮᱢ ᱪᱟᱞᱟᱣ ᱞᱮᱱᱠᱷᱟᱱ ᱫᱚ ᱫᱮᱨᱤᱜ ᱟᱢ ᱟᱨ ᱱᱤᱡᱮᱨᱟᱜ ᱮᱢ ᱛᱟᱦᱮᱸ ᱞᱮᱱ ᱛᱟᱢ ᱠᱷᱟᱱ ᱟᱹᱰᱤ ᱥᱚᱞᱦᱮ ᱛᱮᱢ ᱪᱟᱞᱟᱣ ᱫᱟᱲᱮᱭᱟᱜᱼᱟ ᱱᱤᱡᱮᱨᱟᱜ ᱡᱟᱦᱟᱸ ᱡᱟᱱᱟᱢ ᱟᱲᱟᱝ ᱛᱮᱢ ᱯᱟᱲᱦᱟᱣ ᱞᱮᱱᱠᱷᱟᱱ ᱟᱹᱰᱤ ᱥᱚᱞᱦᱮ ᱛᱮ ᱟᱢ ᱨᱟᱠᱟᱵ ᱪᱟᱞᱟᱣ ᱫᱟᱲᱮᱭᱟᱜ ᱟᱢ ᱟᱨ ᱟᱹᱰᱤᱴᱟᱝ ᱰᱮᱵᱷᱞᱚᱯᱢᱮᱱᱴ ᱦᱩᱭ ᱫᱟᱲᱮᱭᱟᱜᱼᱟ ᱟᱵᱚᱨᱮᱱ ᱟᱯᱮ ᱩᱭᱦᱟᱹᱨ ᱛᱟᱵᱚᱱ ᱯᱮ ᱟᱵᱚ ᱵᱟᱝᱞᱟ ᱯᱟᱹᱨᱥᱤ ᱛᱮ ᱦᱤᱱᱫᱤ ᱤᱝᱨᱟᱡᱤ ᱛᱮᱠᱚ ᱯᱟᱲᱦᱟᱜ ᱠᱟᱱᱟ ᱟᱵᱚᱨᱮᱱ ᱜᱤᱫᱽᱨᱟᱹ ᱛᱤᱱᱟᱹᱜ ᱴᱟᱝ ᱠᱚ ᱞᱟᱦᱟᱜ ᱠᱟᱱᱟ ᱱᱤᱛᱚᱝ ᱯᱚᱪᱟᱛᱛᱚᱨ ᱥᱮᱨᱢᱟ ᱯᱟᱨᱚᱢ ᱱᱟ ᱟᱵᱚ ᱩᱱᱠᱩ ᱠᱚ ᱧᱮᱞ ᱠᱚᱯᱮ ᱛᱤᱱᱟᱹᱜ ᱜᱟᱱ ᱠᱚ ᱞᱟᱦᱟ ᱟᱠᱟᱱ ᱛᱟᱵᱚᱱᱟ ᱡᱩᱫᱤ ᱟᱠᱚᱣᱟᱜ ᱡᱟᱱᱟᱢ ᱟᱲᱟᱝ ᱛᱮᱠᱷᱟᱱ ᱟᱨᱚ ᱠᱚ ᱞᱟᱦᱟ ᱠᱚᱜ ᱛᱟᱵᱚᱱᱟ ᱟᱫᱚ ᱢᱟ ᱮᱱᱠᱷᱟᱱ ᱟᱯᱮ ᱴᱷᱮᱱ ᱱᱮᱦᱚᱨᱚᱜ ᱠᱟᱱᱟ ᱟᱵᱚᱣᱟᱜ ᱡᱟᱱᱟᱢ ᱟᱲᱟᱝ ᱛᱮ ᱢᱟᱱᱮ ᱥᱟᱱᱛᱟᱲᱤ ᱯᱟᱹᱨᱥᱤ ᱛᱮ ᱚᱞᱚᱜ ᱛᱟᱵᱚᱱ ᱯᱮ ᱵᱟᱝᱠᱷᱟᱱ ᱫᱚ ᱟᱵᱚ ᱢᱤᱫ ᱫᱤᱱ ᱦᱟᱸᱜ ᱵᱚᱱ ᱪᱟᱵᱟᱜᱼᱟ ᱱᱚᱣᱟ ᱠᱚ ᱢᱮᱱ ᱠᱟᱛᱮ ᱱᱚᱰᱮ ᱜᱮᱧ ᱢᱩᱪᱟᱹᱫ ᱮᱫᱟ ᱢᱟ ᱮᱱᱠᱷᱟᱱ ᱡᱚᱦᱟᱨ ᱟᱹᱵᱤᱱᱟᱜ ᱩᱯᱨᱩᱢ ᱟᱹᱞᱤᱧᱟᱜ ᱧᱩᱛᱩᱢ ᱦᱩᱭᱩᱜ ᱠᱟᱱᱟ ᱵᱤᱱᱚᱭ ᱢᱟᱱᱰᱤ ᱯᱩᱨᱵᱚ ᱵᱚᱨᱫᱷᱚᱢᱟᱱ